ᱤᱧᱟᱹᱜ ᱧᱩᱛᱩᱢ ᱫᱚ ᱫᱟᱫᱟ ᱜᱩᱨᱵᱷᱟᱹᱢᱟᱹᱭ ᱜᱩᱨᱵᱷᱟᱹᱢᱟᱹᱭ ᱟᱢ ᱫᱚ ᱚᱠᱟ ᱯᱟᱹᱴᱤ ᱦᱚᱲ ᱢᱟᱱᱮ ᱠᱩᱲᱤ ᱯᱟᱹᱴᱤ ᱦᱚᱲ ᱥᱮ ᱠᱚᱲᱟ ᱯᱟᱹᱴᱤ ᱦᱚᱲ ᱟᱫᱚ ᱫᱟᱫᱟ ᱚᱠᱟ ᱞᱮᱠᱟᱢ ᱧᱮᱞᱤᱧ ᱠᱟᱱᱟ ᱤᱧ ᱢᱟ ᱴᱮᱯ ᱟᱨ ᱨᱮᱰᱤᱭᱳ ᱞᱮᱠᱟ ᱧᱮᱞᱮᱫ ᱢᱮᱭᱟ ᱢᱟᱱᱮ ᱴᱩ ᱤᱱ ᱣᱟᱱ ᱞᱮᱠᱟ ᱟᱫᱚ ᱚᱠᱚᱭ ᱥᱟᱞᱟᱜ ᱮᱢ ᱦᱮᱡ ᱟᱠᱟᱱᱟ ᱟᱢ ᱵᱟᱹᱦᱩ ᱥᱟᱞᱟᱜ ᱥᱮ ᱟᱢ ᱡᱟᱶᱟᱭ ᱥᱟᱞᱟᱜ ᱥᱮ ᱵᱟᱱᱟ ᱦᱚᱲ ᱥᱟᱞᱟᱜ ᱵᱟᱵᱟ ᱞᱚ ᱪᱚᱨᱟᱱᱟ ᱡᱟᱝ ᱪᱮᱫ ᱞᱮᱠᱟᱭ ᱠᱩᱞᱤᱭᱟᱹᱧ ᱠᱟᱱᱟ ᱚᱠᱟᱨᱮ ᱫᱩᱲᱩᱵ ᱠᱟᱛᱮ ᱡᱟᱛᱨᱟ ᱧᱮᱞᱟ ᱚᱱᱟ ᱞᱟᱹᱭᱟᱹᱧ ᱢᱮ ᱱᱚᱛᱮ ᱨᱮᱢᱟ ᱠᱩᱲᱤ ᱱᱟᱛᱮ ᱨᱮᱢᱟ ᱠᱚᱲᱟ ᱟᱞᱮ ᱫᱚ ᱚᱠᱟᱨᱮᱞᱮ ᱫᱩᱲᱩᱵᱼᱟ ᱵᱷᱟᱵᱽᱱᱟ ᱫᱚ ᱵᱟᱫ ᱠᱟᱜ ᱢᱮᱥᱮ ᱤᱧᱟᱹᱜ ᱢᱟᱹᱪᱤ ᱨᱮ ᱪᱚᱞᱚ ᱫᱩᱲᱩᱵ ᱢᱮ ᱦᱮᱸᱫᱟ ᱫᱟᱫᱟ ᱟᱢ ᱫᱚ ᱟᱨᱦᱚᱸ ᱚᱠᱟᱨᱮᱢ ᱫᱩᱲᱩᱵᱼᱟ ᱪᱮᱫᱟᱜ ᱟᱢᱟᱜ ᱦᱚᱵᱚᱨ ᱨᱮ ᱵᱟᱹᱧ ᱰᱚᱵᱚᱞ ᱠᱚᱜᱼᱟ ᱵᱟᱵᱟ ᱞᱚ ᱪᱚᱨᱟᱱᱟ ᱤᱧᱟᱹᱜ ᱦᱚᱵᱚᱨ ᱨᱮᱱᱟᱜ ᱚᱵᱚᱨ ᱥᱟᱱᱟᱭᱮ ᱠᱟᱱᱟ ᱮᱸᱜᱟᱛ ᱛᱮᱫ ᱞᱮᱠᱟ ᱪᱚᱭ ᱧᱮᱞᱤᱧ ᱠᱟᱱ ᱵᱟᱫ ᱠᱟᱜ ᱢᱮᱥᱮ ᱤᱧᱟᱹᱜ ᱞᱮᱠᱟ ᱫᱚ ᱵᱟᱝᱟ ᱜᱩᱨᱵᱷᱟᱹ ᱢᱟᱹᱭ ᱮᱨᱟᱧ ᱞᱮᱠᱟ ᱯᱩᱨᱟᱹ ᱧᱮᱞᱮᱫ ᱢᱮ ᱵᱟᱵᱟ ᱞᱚ ᱪᱟᱹᱨᱟᱱᱟ ᱮᱱᱟ ᱢᱟᱥᱮ ᱤᱧ ᱫᱩᱧ ᱪᱤᱠᱟᱹ ᱟᱠᱟᱱᱟ ᱦᱮᱨᱮᱞ ᱤᱧ ᱦᱚᱱᱟ ᱵᱟᱹᱧ ᱧᱮᱞ ᱴᱷᱤᱠᱟᱹ ᱮᱠᱟᱱ ᱫᱚ ᱫᱮᱞᱟ ᱜᱚ ᱫᱮᱞᱟ ᱠᱟᱹᱴᱤᱡ ᱤᱧ ᱪᱚᱜ ᱟᱢᱟ ᱫᱮᱱ ᱫᱮᱞᱟ ᱥᱮ ᱜᱚ ᱫᱮᱱ ᱵᱟᱫ ᱠᱟᱜ ᱢᱮᱥᱮ ᱵᱟᱠᱚ ᱡᱟᱹᱨᱤᱭᱟ ᱜᱚ ᱫᱮᱞᱟ ᱥᱮ ᱟᱯᱤᱞ ᱫᱩᱲᱟᱱ ᱜᱮ ᱵᱟᱵᱟ ᱞᱚ ᱪᱟᱹᱨᱟᱱᱟ ᱦᱮᱨᱮᱞᱚᱜ ᱠᱟᱱᱟᱭ ᱤᱧ ᱜᱩᱨᱵᱷᱟᱹ ᱢᱟᱹᱭ ᱫᱚ ᱟᱹᱣᱨᱤᱢ ᱪᱤᱱᱦᱟᱹᱣᱤᱧᱟ ᱢᱤᱫ ᱵᱮᱲᱟ ᱠᱷᱟᱱ ᱜᱮ ᱟᱺᱰᱤᱭᱟᱹ ᱦᱚᱲᱤᱧ ᱮᱸᱜᱟ ᱜᱚᱫ ᱠᱟᱢᱟ ᱮᱱᱟ ᱯᱮ ᱚᱠᱟᱭᱮᱱᱟ ᱮ ᱪᱟᱹᱢᱴᱩ ᱫᱟᱹᱭ ᱮ ᱢᱚᱝᱜᱚᱞ ᱢᱟᱹᱭ ᱮᱱᱟ ᱮ ᱵᱤᱨᱟᱹᱢ ᱵᱤᱴᱤ ᱮᱱᱟ ᱦᱤᱡᱩᱜ ᱯᱮ ᱥᱮ ᱚᱲᱟᱜ ᱵᱚᱱ ᱪᱟᱞᱟᱜᱼᱟ ᱟᱵᱚ ᱞᱟᱹᱜᱤᱫ ᱫᱚ ᱵᱷᱮᱜᱟᱨ ᱨᱮ ᱡᱟᱭᱜᱟ ᱵᱟᱹᱱᱩᱜ ᱟᱱᱟ ᱵᱟᱵᱚᱱ ᱧᱮᱞᱟ

ᱜᱚᱥᱟᱭ ᱟᱨᱦᱚᱸ ᱢᱤᱫᱴᱟᱝ ᱠᱮᱥ ᱧᱟᱢ ᱟᱠᱟᱜᱼᱟ ᱵᱮᱥ ᱱᱟᱯᱟᱭ ᱠᱟᱛᱷᱟ ᱱᱚᱣᱟ ᱫᱚ ᱚᱠᱟ ᱞᱮᱠᱟᱱ ᱠᱮᱥ ᱠᱟᱱᱟ ᱵᱟᱹᱭᱥᱟᱹᱠᱷ ᱱᱚᱣᱟ ᱫᱚ ᱞᱟᱦᱟ ᱨᱮᱱᱟᱜ ᱠᱮᱥ ᱠᱷᱚᱱᱟᱜ ᱩᱞᱴᱟᱹ ᱛᱮᱫ ᱠᱟᱱᱟ ᱜᱚᱥᱟᱭ ᱢᱟᱱᱮ ᱟᱵᱚ ᱥᱟᱱᱛᱟᱲ ᱢᱤᱫ ᱢᱟᱨᱟᱝ ᱰᱟᱠᱛᱟᱨ ᱠᱚᱲᱟ ᱢᱤᱫᱴᱟᱝ ᱵᱟᱵᱲᱮ ᱠᱩᱲᱤ ᱥᱟᱞᱟᱜ ᱮ ᱵᱟᱯᱞᱟᱜ ᱞᱟᱹᱜᱤᱫ ᱚᱠᱚᱭ ᱫᱚ ᱚᱠᱟᱨᱮᱱ ᱚᱠᱚᱭ ᱠᱟᱱᱟ ᱠᱤᱱ ᱵᱟᱹᱭᱥᱟᱹᱠ ᱠᱚᱲᱟ ᱫᱚ ᱜᱚᱥᱟᱭ ᱠᱟᱨᱟᱢᱵᱮᱰᱟ ᱟᱹᱛᱩ ᱨᱤᱱᱤᱡ ᱯᱷᱚᱨᱮᱱ ᱠᱷᱚᱱᱟᱜ ᱰᱚᱠᱴᱚᱨ ᱰᱤᱜᱽᱨᱤ ᱟᱹᱜᱩ ᱟᱠᱟᱫᱼᱟᱭ ᱪᱮᱢᱵᱟᱨ ᱛᱟᱭ ᱫᱚ ᱠᱳᱞᱠᱟᱛᱟ ᱢᱟᱨᱟᱝ ᱱᱟᱜᱟᱨ ᱨᱮ ᱧᱩᱛᱩᱢ ᱛᱟᱭ ᱫᱚ ᱰᱚᱠᱴᱚᱨ ᱵᱤ ᱠᱮ ᱵᱟᱥᱠᱮ ᱢᱟᱱᱮ ᱵᱤᱢᱚᱞ ᱠᱩᱢᱟᱨ ᱵᱟᱥᱠᱮ ᱠᱩᱲᱤ ᱫᱚ ᱢᱤᱫᱴᱟᱝ ᱤᱱᱰᱟᱥᱴᱨᱤ ᱦᱚᱯᱚᱱ ᱮᱨᱟ ᱧᱩᱛᱩᱢ ᱛᱟᱭ ᱢᱤᱥ ᱵᱮᱵᱤ ᱵᱟᱱᱟᱨᱡᱤ ᱟᱹᱰᱤ ᱩᱥᱟᱹᱨ ᱜᱮ ᱠᱳᱨᱴ ᱨᱮᱠᱤᱱ ᱵᱟᱯᱞᱟᱜ ᱞᱟᱹᱜᱤᱫ ᱢᱮᱱᱛᱮ ᱠᱷᱚᱵᱚᱨᱤᱧ ᱧᱟᱢ ᱟᱠᱟᱫᱼᱟ ᱵᱮᱥ ᱵᱷᱟᱹᱜᱤ ᱠᱟᱛᱷᱟ ᱤᱧ ᱦᱚᱸ ᱟᱹᱰᱤ ᱢᱟᱨᱟᱝ ᱵᱮᱢᱟᱨ ᱡᱚᱴᱟᱣ ᱟᱠᱟᱫᱤᱧᱟ

ᱰᱚᱠᱴᱚᱨ ᱵᱟᱥᱠᱮ, ᱵᱤᱞᱟᱹ ᱫᱤᱥᱚᱢ ᱯᱟᱲᱦᱟᱣ ᱪᱟᱞᱟᱣ ᱠᱟᱛᱮ ᱚᱱᱟ ᱫᱤᱥᱚᱢ ᱨᱮᱜᱮ ᱵᱤᱱ ᱫᱤᱥᱚᱢ ᱡᱚᱝ ᱠᱟᱱᱟ᱾ ᱡᱟᱱᱟᱢ ᱫᱤᱥᱚᱢ ᱟᱫᱚ ᱵᱟᱵᱤᱱ ᱨᱩᱣᱟᱹᱲᱟ? ᱟᱭ ᱰᱚᱱᱴ ᱱᱚ ᱦᱣᱟᱴ ᱭᱩ ᱥᱮ᱾ ᱵᱟᱥᱠᱮ ᱵᱟᱹᱵᱩ, ᱥᱟᱱᱛᱟᱲ ᱦᱚᱯᱚᱱ ᱠᱟᱱᱟ ᱵᱤᱱ, ᱤᱧ ᱦᱚᱸ ᱥᱟᱱᱛᱟᱲ ᱦᱚᱯᱚᱱ᱾ ᱡᱟᱱᱟᱢ ᱟᱭᱳ ᱟᱲᱟᱝ ᱛᱮᱵᱤᱱ ᱨᱚᱲ ᱟᱹᱧ ᱠᱷᱟᱱ ᱟᱹᱰᱤ ᱜᱤᱧ ᱠᱩᱥᱤ ᱠᱚᱜᱼᱟ᱾ ᱪᱮᱫᱟᱜ ᱥᱮ ᱵᱤᱞᱟᱹ ᱫᱤᱥᱚᱢ ᱨᱮᱭᱟᱜ ᱵᱤᱞᱟᱹᱛᱤ ᱟᱲᱟᱝ ᱫᱚ ᱵᱤᱞᱟᱹ ᱫᱤᱥᱚᱢ ᱨᱤᱱ ᱥᱟᱦᱮᱵᱽ ᱠᱚ ᱥᱟᱢᱟᱝ ᱨᱮᱜᱮ ᱥᱚᱵᱷᱟᱜᱼᱟ᱾ ᱠᱷᱮᱨᱣᱟᱲ ᱦᱚᱯᱚᱱ ᱥᱟᱶᱛᱟ ᱵᱚᱭᱦᱟ ᱥᱟᱢᱟᱝ ᱨᱮᱫᱚ ᱵᱟᱝᱟ᱾ ᱚᱞ ᱨᱟᱭᱤᱴ, ᱢᱟ ᱪᱮᱫ ᱞᱟᱹᱭ ᱥᱟᱱᱟᱢ ᱠᱟᱱᱟ ᱞᱟᱹᱭ ᱢᱮ᱾ ᱟᱸᱡᱚᱢ ᱠᱮᱜ ᱟᱹᱧ᱾ ᱵᱟᱵᱽᱲᱮ ᱠᱩᱲᱤ ᱥᱟᱞᱟᱜ ᱟᱹᱵᱤᱱᱟᱜ ᱵᱟᱯᱞᱟ ᱥᱟᱹᱜᱩᱱ ᱟᱠᱟᱱᱟ᱾ ᱭᱮᱥ, ᱟᱫᱚ ᱪᱤᱠᱟᱹᱭᱮᱱᱟ? ᱤᱠᱟᱹ ᱠᱟᱜ ᱵᱤᱱ ᱚᱱᱟ ᱵᱟᱯᱞᱟ᱾ ᱵᱟᱯᱞᱟ ᱵᱷᱟᱸᱜᱚᱲ ᱜᱤᱰᱤ ᱠᱟᱜ ᱵᱤᱱ᱾ ᱦᱚᱴ ᱯᱷᱚᱴ, ᱣᱟᱭ? ᱧᱮᱞ ᱵᱤᱱ ᱵᱟᱥᱠᱮ ᱵᱟᱹᱵᱩ, ᱚᱱᱟ ᱵᱟᱯᱞᱟ ᱥᱟᱹᱜᱩᱱ ᱞᱮᱱ ᱠᱷᱟᱱ ᱟᱵᱚ ᱥᱟᱶᱛᱟ ᱨᱮ ᱟᱹᱰᱤ ᱢᱟᱨᱟᱝ ᱞᱩᱠᱥᱟᱱᱚᱜᱼᱟ᱾ ᱟᱹᱵᱤᱱ ᱦᱩᱭᱩᱜ ᱠᱟᱱᱟ ᱠᱷᱮᱨᱣᱟᱲ ᱵᱚᱝᱥᱚ ᱨᱤᱱᱤᱡ ᱟᱹᱰᱤ ᱢᱟᱨᱟᱝ ᱜᱚᱨᱚᱵᱽ᱾ ᱟᱹᱵᱤᱱ ᱴᱷᱮᱱ ᱥᱟᱶᱛᱟ ᱟᱹᱰᱤ ᱜᱟᱱ ᱟᱸᱥ ᱢᱮᱱᱟᱜᱼᱟ᱾ ᱵᱟᱵᱽᱲᱮ ᱠᱩᱲᱤ ᱵᱟᱯᱞᱟ ᱢᱟᱱᱮ ᱜᱮ ᱟᱵᱚ ᱱᱚᱣᱟ ᱥᱟᱶᱛᱟ ᱠᱷᱚᱱᱟᱜ ᱥᱟᱺᱜᱤᱧ ᱳ ᱟᱭ ᱥᱤ ᱟᱢ ᱤᱧ ᱟᱹᱠᱤᱞ ᱮᱢᱮᱢ ᱦᱮᱡ ᱟᱠᱟᱱᱟ ᱵᱟᱝᱟ ᱵᱟᱥᱠᱮ ᱵᱟᱹᱵᱩ ᱟᱹᱠᱤᱞ ᱮᱢᱚᱜ ᱵᱟᱝ ᱥᱮ ᱜᱮᱭᱟᱱ ᱮᱢᱚᱜ ᱵᱟᱝᱟ ᱤᱧ ᱦᱮᱡ ᱟᱠᱟᱱᱟ ᱟᱹᱵᱤᱱᱟᱜ ᱱᱮᱦᱚᱨᱚᱜ ᱪᱷᱤᱱᱠᱟᱹ ᱠᱟᱱ ᱦᱚᱲᱤᱧ ᱥᱟᱢᱴᱟᱣᱮᱫ ᱵᱮᱱᱟ ᱞᱟᱹᱭ ᱵᱤᱱᱟ ᱰᱟᱠᱛᱟᱨ ᱵᱟᱹᱵᱩ ᱵᱟᱲᱮ ᱠᱩᱲᱤᱢ ᱵᱟᱯᱞᱟ ᱞᱮᱱᱠᱷᱟᱱ ᱡᱟᱱᱟᱢ ᱟᱹᱛᱩ ᱦᱚᱸ ᱥᱩᱠᱛᱮ ᱵᱟᱵᱤᱱ ᱛᱟᱦᱮᱸ ᱫᱟᱲᱮᱭᱟᱜᱼᱟ ᱥᱮ ᱠᱷᱮᱨᱣᱟᱞ ᱜᱟᱫᱮ ᱨᱮᱦᱚᱸ ᱵᱟᱝᱟ ᱟᱨ ᱠᱷᱮᱨᱣᱟᱞ ᱦᱚᱯᱚᱱ ᱮᱨᱟ ᱵᱤᱱ ᱵᱟᱯᱞᱟ ᱞᱮᱱᱠᱷᱟᱱ ᱟᱹᱵᱤᱱᱟᱜ ᱰᱤᱜᱽᱨᱤ ᱨᱮᱭᱟᱜ ᱚᱨᱥᱚᱝ ᱛᱮ ᱡᱟᱱᱟᱢ ᱟᱹᱛᱩ ᱡᱮᱞᱮᱠᱟ ᱟᱨᱥᱟᱞᱚᱜᱼᱟ ᱚᱱᱠᱟ ᱜᱮ ᱱᱟᱹᱭᱟᱹᱨ ᱟᱹᱛᱩ ᱦᱚᱸ ᱢᱟᱨᱥᱟᱞᱚᱜᱼᱟ ᱥᱟᱶᱛᱮ ᱜᱚᱴᱟ ᱢᱩᱞᱩᱜ ᱜᱮ ᱛᱟᱨᱟᱥ ᱫᱚ ᱵᱟᱡᱟᱜᱼᱟ ᱛᱩᱞᱟᱹᱡᱚᱠᱷᱟ ᱠᱟᱛᱮ ᱧᱮᱞ ᱞᱮᱠᱷᱟᱱ ᱟᱹᱵᱤᱱ ᱫᱚ ᱥᱟᱶᱛᱟ ᱞᱟᱹᱣᱠᱟᱹ ᱨᱤᱱᱤᱡ ᱞᱟᱹᱣᱲᱤᱭᱟᱹ ᱥᱚᱢᱟᱱ ᱦᱚᱲ ᱠᱟᱱᱟ ᱵᱤᱱ ᱫᱟᱫᱟ ᱤᱧᱤᱧ ᱯᱚᱨᱚᱠᱮᱫ ᱢᱮᱭᱟ ᱟᱢᱟᱜ ᱵᱚᱦᱚᱜ ᱨᱮ ᱡᱟᱹᱱᱤᱡ ᱵᱨᱮᱱ ᱴᱤᱢᱟᱨ ᱦᱩᱭ ᱟᱠᱟᱱ ᱢᱮᱭᱟ ᱵᱟᱝᱠᱷᱟᱱ ᱱᱚᱝᱠᱟ ᱫᱚ ᱵᱟᱢ ᱵᱚᱠᱟ ᱟᱠᱚᱣᱟ ᱵᱷᱟᱹᱜᱤ ᱠᱟᱛᱷᱟᱧ ᱢᱮᱛᱟᱢ ᱠᱟᱱᱟ ᱢᱮᱱᱴᱟᱞ ᱦᱚᱥᱯᱤᱴᱟᱞ ᱪᱟᱞᱟᱜ ᱛᱮ ᱵᱨᱮᱱ ᱵᱷᱟᱹᱜᱤ ᱴᱷᱤᱠ ᱴᱨᱤᱴᱢᱮᱱᱴ ᱦᱚᱪᱚᱜ ᱢᱮ ᱵᱟᱝᱠᱷᱟᱱᱮᱢ ᱯᱟᱜᱽᱞᱟ ᱩᱛᱟᱹᱨᱚᱜᱼᱟ ᱟᱢᱮᱢ ᱵᱟᱲᱟᱭᱟ ᱢᱩᱨᱩᱠ ᱠᱷᱮᱨᱣᱟᱲ ᱛᱤᱥ ᱠᱚ ᱦᱚᱲᱚᱜᱼᱟ ᱱᱩᱠᱩ ᱢᱩᱨᱩᱠ ᱫᱚ ᱡᱟᱭᱡᱩᱜᱽ ᱢᱩᱨᱩᱠ ᱨᱮᱜᱮ ᱠᱚ ᱛᱟᱦᱮᱱᱟ ᱱᱩᱠᱩ ᱫᱚ ᱵᱟᱨ ᱠᱟᱴᱟ ᱡᱟᱱᱣᱟᱨ ᱛᱚᱵᱮ ᱵᱟᱥᱠᱮ ᱩᱛᱩ ᱠᱷᱮᱨᱣᱟᱞ ᱛᱮᱦᱮᱧ ᱢᱩᱨᱩᱠ ᱢᱮᱱᱟᱜ ᱠᱚ ᱠᱷᱟᱹᱛᱤᱨ ᱟᱵᱚᱣᱟᱜ ᱥᱟᱶᱛᱟ ᱱᱤᱱᱟᱹᱜ ᱦᱚᱸ ᱡᱤᱭᱟᱹᱲ ᱢᱮᱱᱟᱜᱼᱟ ᱟᱨ ᱟᱹᱵᱤᱱ ᱞᱮᱠᱟᱱ ᱯᱚᱸᱰᱤᱛ ᱪᱟᱵᱟ ᱞᱮᱱᱠᱷᱟᱱ ᱡᱷᱚᱛᱚ ᱠᱚ ᱟᱸᱜᱮᱱ ᱪᱟᱵᱟᱜᱼᱟ ᱯᱞᱤᱡ ᱵᱨᱟᱫᱟᱨ ᱯᱞᱤᱡ ᱥᱳᱥᱟᱞ ᱣᱟᱨᱠᱟᱨ ᱠᱟᱱ ᱵᱟᱛᱟᱣ ᱠᱮᱫ ᱢᱮ ᱛᱚᱵᱮ ᱱᱚᱰᱮ ᱫᱚ ᱱᱤᱱᱟᱹᱜ ᱜᱮ ᱞᱮᱠᱪᱟᱨ ᱢᱮ ᱟᱢᱟᱜ ᱟᱨᱫᱟᱥ ᱟᱸᱡᱚᱢ ᱞᱟᱹᱜᱤᱫ ᱤᱧᱟᱹᱜ ᱴᱟᱭᱤᱢ ᱵᱟᱹᱱᱩᱜᱼᱟ ᱴᱷᱤᱠ ᱜᱮᱭᱟ ᱰᱟᱠᱛᱟᱨ ᱵᱟᱹᱵᱩ ᱟᱫᱚ ᱵᱟᱹᱧ ᱰᱤᱥᱴᱟᱨᱵ ᱵᱤᱱᱟ ᱠᱷᱟᱹᱞᱤ ᱢᱤᱫᱴᱤᱡ ᱤᱧ ᱱᱮᱦᱚᱨ ᱵᱤᱱᱟ ᱡᱟᱦᱟᱱᱟᱜ ᱵᱤᱱ ᱡᱟᱦᱟᱸ ᱪᱤᱠᱟᱹ ᱠᱮᱫ ᱛᱚᱵᱮ ᱵᱟᱵᱮᱱ ᱠᱩᱲᱤ ᱥᱟᱞᱟᱜ ᱵᱟᱯᱞᱟ ᱫᱚ ᱵᱟᱹᱜᱤᱱ ᱵᱤᱱ ᱟᱵᱚ ᱥᱟᱶᱛᱟ ᱨᱮ ᱥᱟᱦᱮᱵ ᱞᱮᱠᱟᱱ ᱠᱩᱲᱤ ᱢᱮᱱᱟᱜ ᱠᱚᱣᱟ ᱭᱩ ᱟᱨ ᱨᱟᱭᱤᱴ ᱛᱚᱵᱮ ᱟᱵᱚ ᱥᱟᱶᱛᱟ ᱨᱮᱱ ᱥᱟᱦᱮᱵ ᱠᱩᱲᱤ ᱟᱨ ᱮᱴᱟᱜ ᱥᱟᱶᱛᱟ ᱨᱮᱱ ᱵᱟᱵᱲᱮ ᱠᱩᱲᱤ ᱯᱷᱟᱨᱟᱠ ᱫᱚ ᱵᱟᱹᱱᱩᱜ ᱟᱱ ᱛᱟᱹᱠᱤᱱᱟ ᱢᱮᱱᱠᱷᱟᱱ ᱵᱟᱝ ᱵᱟᱹᱲᱤᱡᱚᱜᱼᱟ ᱪᱮᱫᱟᱜ ᱥᱮ ᱯᱟᱹᱨᱥᱤ ᱟᱲᱟᱝ ᱛᱮ ᱨᱚᱲ ᱢᱟ ᱚᱠᱚᱭ ᱦᱚᱸ ᱵᱟᱝ ᱚᱲᱜᱚ ᱠᱤᱱ ᱜᱮ ᱥᱟᱶᱛᱟ ᱥᱮᱨᱣᱟ ᱦᱚᱸ ᱵᱟᱝ ᱚᱲᱜᱚ ᱠᱤᱱ ᱟᱹᱨᱤᱪᱟᱹᱞᱤ ᱟᱪᱟᱨ ᱵᱮᱵᱷᱟᱨ ᱦᱚᱸ ᱵᱟᱝ ᱚᱲᱜᱚ ᱠᱤᱱ ᱯᱷᱟᱨᱟᱠ ᱫᱚ ᱠᱷᱟᱹᱞᱤ ᱯᱟᱹᱨᱤᱥ ᱨᱮ ᱢᱤᱫ ᱦᱚᱲ ᱢᱩᱨᱢᱩ ᱢᱟᱹᱱᱰᱤ ᱠᱤᱥᱠᱩ ᱠᱷᱟᱱ ᱟᱨ ᱢᱤᱫ ᱦᱚᱲ ᱫᱚ ᱢᱩᱠᱷᱟᱨᱡᱤ ᱪᱟᱴᱟᱨᱡᱤ ᱵᱟᱱᱟᱨᱡᱤ ᱡᱟᱦᱟᱸᱭ ᱜᱮ ᱵᱟᱯᱞᱟ ᱥᱚᱢᱟᱱ ᱠᱟᱛᱷᱟ ᱥᱚᱢᱟᱱ ᱠᱟᱛᱷᱟ ᱫᱚ ᱵᱟᱝᱟ ᱵᱟᱥᱠᱮ ᱵᱟᱵᱩ ᱯᱷᱟᱨᱟᱠ ᱫᱚ ᱵᱟᱨ ᱠᱟᱹᱴᱩᱵ ᱜᱟᱱ ᱨᱮᱦᱚᱸ ᱢᱮᱱᱟᱜᱼᱟ ᱟᱨ ᱛᱮᱦᱮᱧ ᱢᱤᱫᱴᱟᱝ ᱵᱟᱵᱲᱮ ᱦᱚᱯᱚᱱ ᱮᱨᱟ ᱥᱟᱞᱟᱜ ᱢᱤᱫᱴᱟᱝ ᱠᱷᱮᱨᱣᱟᱲ ᱦᱚᱯᱚᱱ ᱮᱨᱟᱭ ᱥᱚᱢᱟᱱ ᱟᱠᱟᱱᱟ ᱚᱠᱚᱭ ᱠᱷᱟᱹᱛᱤᱨ ᱵᱟᱰᱟᱭᱟᱵᱤᱱ ᱟᱹᱵᱤᱱ ᱞᱮᱠᱟᱱ ᱯᱚᱸᱰᱤᱛ ᱵᱟᱹᱲᱛᱤ ᱟᱠᱟᱱ ᱟᱯᱟᱛ ᱠᱚ ᱠᱷᱟᱹᱛᱤᱨ ᱢᱩᱨᱩᱠ ᱟᱯᱟᱛ ᱨᱤᱱ ᱦᱚᱯᱚᱱ ᱮᱨᱟ ᱠᱚᱫᱚ ᱢᱤᱢᱤᱫᱴᱟᱝ ᱯᱟᱹᱨᱥᱤ ᱵᱟᱦᱟ ᱵᱟᱦᱟ ᱫᱟᱨᱮ ᱟᱫᱚ ᱟᱢᱟᱜ ᱠᱟᱛᱷᱟ ᱚᱱᱩᱥᱟᱨ ᱢᱤᱫᱴᱟᱝ ᱦᱟᱭ ᱥᱳᱥᱟᱭᱴᱤ ᱨᱤᱱᱤᱡ ᱠᱩᱲᱤ ᱵᱟᱝ ᱠᱟᱛᱮ ᱢᱤᱫᱴᱟᱝ ᱠᱷᱮᱨᱣᱟᱲ ᱠᱩᱢᱟᱹᱱᱤ ᱠᱟᱹᱲᱢᱤ ᱠᱩᱲᱤᱧ ᱵᱟᱯᱞᱟ ᱵᱟᱯᱞᱟ ᱞᱮᱱᱠᱷᱟᱱ ᱟᱹᱰᱤ ᱜᱮ ᱵᱷᱟᱹᱜᱤ ᱠᱚᱜᱼᱟ ᱟᱹᱵᱤᱱ ᱵᱤᱱ ᱥᱤᱠᱷᱟᱹᱣᱮᱭᱟ ᱥᱚᱥᱱᱚᱜ ᱟᱡ ᱮ ᱥᱤᱠᱷᱟᱹᱣ ᱵᱤᱱᱟ ᱥᱟᱶᱛᱟ ᱥᱮᱪᱮᱫ ᱞᱟᱠᱪᱟᱨ ᱟᱨ ᱜᱤᱫᱽᱨᱟᱹ ᱠᱚᱠᱚ ᱡᱟᱱᱟᱢᱚᱜ ᱛᱟᱹᱞᱤᱧ ᱢᱤᱢᱤᱫᱴᱟᱝ ᱵᱟᱥᱴᱟᱨ ᱵᱟᱝᱥᱮ ᱯᱞᱤᱡ ᱵᱟᱵᱟ ᱥᱟᱶᱛᱟ ᱤᱫᱤ ᱠᱟᱛᱮ ᱤᱱᱟᱹᱜ ᱜᱮ ᱥᱤᱠᱟᱹᱧ ᱢᱮ ᱟᱭ ᱰᱳᱱᱴ ᱞᱟᱭᱤᱠ ᱭᱳᱨ ᱥᱟᱶᱛᱟ ᱥᱟᱶᱛᱟ ᱤᱧ ᱫᱚ ᱵᱟᱭ ᱰᱤᱜᱽᱨᱤ ᱦᱚᱪᱚ ᱟᱠᱟᱫᱤᱧ ᱜᱤᱫᱽᱨᱟᱹ ᱠᱚᱱᱟᱜ ᱥᱟᱶᱛᱟᱧ ᱜᱩᱯᱤ ᱞᱮᱠᱷᱟᱱ ᱤᱧ ᱫᱚ ᱡᱟᱱ ᱚᱡᱷᱟᱧ ᱵᱮᱱᱟᱣ ᱠᱚᱜᱼᱟ ᱵᱚᱸᱜᱟ ᱵᱩᱨᱩ ᱥᱮᱵᱟ ᱛᱮ ᱫᱤᱱ ᱠᱷᱟᱸᱰᱟᱣ ᱠᱚᱜ ᱛᱤᱧᱟ ᱰᱟᱹᱱ ᱵᱷᱩᱛ ᱞᱟᱜᱟ ᱛᱮ ᱵᱟᱨ ᱵᱟᱡᱟᱣ ᱠᱚᱜ ᱛᱤᱧᱟ ᱯᱟᱹᱨᱥᱤ ᱛᱮ ᱯᱟᱲᱦᱟᱣ ᱠᱟᱛᱮ ᱚᱠᱚᱭ ᱦᱚᱸ ᱵᱟᱠᱚ ᱥᱮᱬᱟ ᱦᱚᱲ ᱠᱟᱱᱟ ᱵᱟᱥᱠᱮ ᱵᱟᱹᱵᱩ ᱥᱟᱱᱛᱟᱲ ᱥᱟᱶᱛᱟ ᱟᱵᱚᱣᱟᱜ ᱱᱤᱫᱷᱟᱹᱱ ᱜᱮ ᱛᱟᱵᱚᱱ ᱨᱮᱦᱚᱸ ᱮᱱᱛᱮ ᱨᱮᱦᱚᱸ ᱥᱟᱨᱦᱟᱣ ᱛᱟᱵᱚᱱ ᱵᱤᱱ ᱟᱞᱚ ᱵᱤᱱ ᱱᱤᱫᱚᱜᱼᱟ ᱠᱷᱮᱨᱣᱟᱞ ᱠᱟᱱᱟ ᱵᱤᱱ ᱡᱟᱹᱛᱤ ᱫᱷᱚᱨᱚᱢ ᱩᱭᱦᱟᱹᱨ ᱛᱟᱹᱵᱤᱱ ᱢᱮᱱ ᱨᱮᱭᱟᱜ ᱫᱚ ᱱᱤᱱᱟᱹᱜ ᱜᱮ ᱟᱢᱟᱜ ᱪᱟᱨᱠᱷᱟ ᱥᱩᱱᱩᱢ ᱟᱜ ᱠᱷᱮᱨᱣᱟᱞ ᱦᱚᱲᱟᱜ ᱫᱚ ᱵᱟᱝᱟ ᱥᱮᱴ ᱟᱯ ᱭᱚᱨ ᱢᱟᱣᱩᱛ ᱵᱟᱥᱠᱮ ᱵᱟᱵᱩ ᱜᱮᱴ ᱟᱣᱩᱴ ᱜᱮᱴ ᱟᱣᱩᱴ ᱯᱷᱨᱚᱢ ᱢᱟᱭ ᱪᱮᱢᱵᱟᱨ ᱜᱮᱴ ᱟᱣᱩᱴ ᱳᱠᱮ ᱰᱚᱠᱴᱚᱨ ᱵᱟᱥᱠᱮ ᱟᱭ ᱮᱢ ᱥᱟᱨᱤ ᱜᱩᱰ ᱵᱟᱭ ᱳᱦ ᱟᱹᱰᱤ ᱛᱷᱟᱨᱰ ᱯᱟᱨᱥᱚᱱ ᱦᱚᱲ ᱠᱟᱱᱟ ᱵᱟᱥᱴᱟᱨ ᱫᱤ ᱜᱨᱮᱴ ᱮᱛᱮ ᱯᱷᱟᱹᱜᱩᱱ ᱵᱟᱢᱲᱮ ᱠᱩᱲᱤ ᱵᱮᱵᱤ ᱪᱤᱠᱟᱹᱛᱮᱧ ᱯᱮᱲᱟ ᱠᱮᱫᱮᱭᱟ ᱟᱭᱰᱤᱭᱟ ᱢᱟᱛᱚ ᱩᱠᱩᱨ ᱵᱟᱢ ᱠᱚᱭ ᱞᱮᱫᱤᱧᱟ ᱟᱪᱪᱷᱟ ᱟᱢ ᱪᱤᱠᱟᱹᱛᱮ ᱰᱟᱠᱛᱟᱨ ᱵᱟᱹᱵᱩ ᱯᱚᱴᱟᱣ ᱠᱮᱫᱮᱭᱟ ᱟᱢ ᱦᱚᱸᱛᱚ ᱟᱭᱰᱤ ᱢᱟ ᱵᱟᱢ ᱠᱚᱭ ᱞᱮᱫᱤᱧᱟ ᱪᱤᱠᱟᱹᱛᱮᱢ ᱵᱷᱩᱞᱟᱹᱣ ᱠᱮᱫᱮᱭᱟ ᱢᱟᱥᱮ ᱟᱹᱰᱤ ᱟᱞᱜᱟ ᱛᱮᱜᱮ ᱛᱚ ᱵᱟᱹᱭᱥᱟᱹ ᱜᱟᱹᱰᱤ ᱜᱟᱱᱮ ᱜᱚᱲᱚ ᱠᱟᱣᱫᱤᱧᱟ ᱩᱱᱤᱜᱮ ᱤᱧ ᱫᱚ ᱰᱟᱠᱛᱟᱨ ᱵᱟᱹᱵᱩ ᱞᱟᱹᱜᱤᱫ ᱜᱚᱫᱮ ᱮᱢᱟᱫᱤᱧ ᱛᱟᱦᱮᱸᱫ ᱠᱷᱟᱹᱞᱤ ᱡᱤᱜᱤᱧ ᱡᱤᱭᱟᱫᱮᱭᱟ ᱪᱮᱫ ᱮᱢ ᱢᱮᱱᱮᱜᱼᱟ ᱯᱷᱟᱹᱜᱩᱱ ᱟᱹᱰᱤ ᱞᱚᱜᱚᱱᱮ ᱟᱯᱱᱟᱨ ᱜᱚᱫ ᱮᱱᱟ ᱤᱧ ᱦᱚᱸ ᱵᱟᱫᱩᱞᱤ ᱵᱟᱹᱭᱥᱟᱹ ᱜᱟᱹᱰᱤ ᱜᱟᱱᱮ ᱜᱚᱲᱚ ᱠᱟᱣᱫᱤᱧᱟ ᱵᱟᱹᱭᱥᱟᱹᱠᱷ ᱵᱟᱭ ᱛᱟᱦᱮᱸ ᱞᱮᱱᱠᱷᱟᱱ ᱱᱤᱭᱟᱹ ᱫᱷᱟᱣ ᱫᱚ ᱟᱹᱰᱤ ᱡᱳᱨᱤᱧ ᱦᱚᱨᱚᱵᱚᱨᱚ ᱠᱚᱜᱼᱟ ᱩᱱᱤ ᱜᱮ ᱟᱢ ᱞᱮᱠᱟ ᱤᱧ ᱦᱚᱸ ᱵᱮᱵᱤ ᱵᱷᱩᱞᱟᱹᱣ ᱞᱟᱹᱜᱤᱫ ᱢᱩᱦᱱᱤ ᱮᱢᱟᱫᱤᱧ ᱛᱟᱦᱮᱸᱫ ᱪᱮᱫ ᱮᱢ ᱢᱮᱱᱮᱜᱼᱟ ᱵᱟᱫᱚᱞᱤ ᱠᱷᱟᱹᱞᱤ ᱤᱨᱪᱤ ᱜᱤᱧ ᱤᱨᱪᱤ ᱟᱫᱮᱭᱟ ᱠᱷᱟᱹᱞᱤ ᱟᱭ ᱞᱚᱵᱷ ᱤᱭᱩ ᱟᱭ ᱞᱚᱵᱷ ᱤᱭᱩ ᱞᱟᱹᱭ ᱞᱟᱹᱭ ᱛᱮᱢᱟᱭ ᱯᱟᱹᱜᱽᱞᱤ ᱪᱟᱵᱟᱭᱮᱱᱟ ᱟᱪᱪᱷᱟ ᱯᱷᱟᱹᱜᱩᱱ ᱩᱱᱤ ᱵᱮᱵᱤ ᱠᱩᱲᱤ ᱪᱮᱫ ᱞᱮᱠᱟᱢ ᱵᱩᱡᱷᱟᱹᱣ ᱠᱮᱫᱮᱭᱟ ᱟᱹᱰᱤ ᱡᱳᱨᱮ ᱥᱢᱟᱨᱴᱟ ᱟᱹᱰᱤ ᱟᱸᱴᱮ ᱯᱷᱨᱤᱭᱟ ᱟᱹᱰᱤ ᱛᱮᱫ ᱮ ᱰᱤᱭᱩᱴᱤᱭᱟ ᱢᱟᱭᱟ ᱠᱚ ᱛᱚᱯᱚᱞᱮᱱ ᱛᱟᱢᱟ ᱥᱮ ᱪᱤᱛᱟ ᱟᱹᱰᱤ ᱡᱳᱨᱮᱢ ᱥᱟᱨᱦᱟᱣ ᱮ ᱠᱟᱱ ᱫᱚ ᱢᱟᱭᱟ ᱛᱚᱯᱚᱞ ᱠᱟᱛᱷᱟ ᱫᱚ ᱵᱟᱝᱟ ᱵᱟᱫᱚᱞᱤ ᱛᱚᱵᱮ ᱥᱟᱨᱦᱟᱣ ᱨᱮᱭᱟᱜ ᱠᱟᱛᱷᱟ ᱜᱮ ᱵᱟᱢ ᱯᱟᱹᱛᱭᱟᱹᱜᱼᱟ ᱵᱟᱫᱚᱞᱤ ᱵᱮᱵᱤᱭᱟᱜ ᱨᱚᱲᱮᱢ ᱟᱸᱡᱚᱢ ᱞᱮᱠᱷᱟᱱ ᱵᱟᱵᱨᱮ ᱠᱩᱲᱤ ᱢᱮᱱᱛᱮ ᱫᱚ ᱢᱚᱴᱷᱮ ᱵᱟᱢ ᱢᱮᱛᱟᱭᱟ ᱟᱪᱪᱷᱟ ᱵᱟᱫᱚᱞᱤ ᱩᱱᱤ ᱰᱟᱠᱛᱟᱨ ᱠᱚᱲᱟ ᱪᱮᱫ ᱞᱮᱠᱟᱢ ᱯᱚᱨᱚᱠ ᱠᱮᱫᱮᱭᱟ ᱫᱤᱠᱩ ᱠᱩᱲᱤ ᱨᱤᱱᱤᱡ ᱫᱤᱦᱨᱤ ᱞᱮᱠᱟᱧ ᱯᱚᱨᱚᱠ ᱠᱮᱫᱮᱭᱟ ᱛᱚᱵᱮ ᱴᱟᱴᱠᱟᱢ ᱧᱮᱞ ᱞᱮᱠᱷᱟᱱ ᱦᱚᱲ ᱠᱚᱲᱟ ᱞᱮᱠᱟ ᱫᱚ ᱵᱟᱭ ᱧᱮᱞᱚᱜᱼᱟ ᱥᱟᱹᱨᱤᱜᱮ ᱵᱟᱫᱚᱞᱤ ᱥᱟᱱᱛᱟᱲ ᱢᱟᱠᱚ ᱫᱤᱠᱩ ᱪᱟᱵᱟᱭᱮᱱ ᱟᱨ ᱫᱤᱠᱩ ᱢᱟᱠᱚ ᱥᱟᱱᱛᱟᱲ ᱪᱟᱵᱟᱭᱮᱱ ᱟᱪᱪᱷᱟ ᱵᱟᱫᱩᱞᱤ ᱠᱚᱲᱟ ᱦᱚᱯᱚᱱ ᱥᱟᱢᱟᱝ ᱨᱮ ᱠᱩᱲᱤ ᱦᱚᱯᱚᱱ ᱩᱱᱟᱹᱜ ᱪᱮᱫᱟᱜ ᱯᱮ ᱩᱫᱟᱹᱨᱚᱜᱼᱟ ᱢᱟᱥᱮ ᱟᱢ ᱟᱪᱪᱷᱟ ᱦᱚᱲ ᱛᱚ ᱟᱢᱜᱮ ᱵᱟᱲᱟᱭ ᱞᱟᱹᱭ ᱢᱮᱥᱮ ᱠᱩᱲᱤ ᱦᱚᱯᱚᱱ ᱥᱟᱢᱟᱝ ᱨᱮ ᱠᱚᱲᱟ ᱦᱚᱯᱚᱱ ᱩᱱᱟᱹᱜ ᱪᱮᱫᱟᱜ ᱯᱮ ᱩᱫᱟᱹᱨᱚᱜᱼᱟ ᱵᱷᱟᱞᱟ ᱞᱟᱡᱟ ᱯᱟᱲᱟ ᱟᱹᱲᱤᱥ ᱢᱤᱧ ᱵᱩᱡᱷᱟᱹᱣᱟ ᱪᱤ ᱮᱦᱮ ᱥᱟᱹᱨᱤ ᱜᱮᱛᱚ ᱟᱹᱰᱤ ᱵᱚᱠᱟ ᱦᱚᱲ ᱞᱮᱠᱟᱧ ᱠᱩᱞᱤ ᱟᱠᱟᱫ ᱢᱮᱭᱟ ᱡᱟᱦᱟᱱᱟᱜ ᱟᱞᱚ ᱢᱚᱱᱮᱧᱟ ᱵᱟᱫᱩᱞᱤ ᱵᱟᱝᱟ ᱵᱟᱝᱟ ᱡᱟᱦᱟᱱᱟᱜ ᱫᱚ ᱟᱨᱚ ᱪᱮᱫ ᱤᱧ ᱢᱚᱱᱮ ᱢᱮᱭᱟ ᱤᱧ ᱜᱮ ᱯᱟᱞᱮ ᱟᱢ ᱡᱟᱦᱟᱱᱟᱜ ᱢᱚᱱᱮ ᱠᱤᱫᱤ ᱩᱠᱩᱨ ᱚᱠᱟᱨᱮ ᱵᱟᱝᱟ ᱛᱚ ᱪᱮᱫᱟᱜ ᱵᱟᱢ ᱢᱚᱱᱮ ᱞᱤᱫᱤᱧᱟ ᱯᱷᱟᱹᱜᱩᱱ ᱮᱦᱮ ᱥᱟᱹᱨᱤ ᱜᱮᱛᱚ ᱤᱧ ᱫᱚ ᱟᱹᱰᱤ ᱵᱚᱠᱟ ᱦᱚᱲ ᱵᱟᱫᱚᱞᱤ ᱡᱟᱦᱟᱱᱟᱜ ᱟᱞᱚᱢ ᱢᱚᱱᱮᱧᱟ ᱦᱳᱭ ᱥᱮ ᱮᱦᱮ ᱫᱷᱮᱴ